ᱥᱟᱱᱟᱢ ᱠᱚ ᱥᱟᱹᱜᱩᱱ ᱫᱟᱨᱟᱢ ᱛᱮᱦᱮᱧᱟᱜ ᱟᱨ ᱢᱤᱫᱴᱟᱝ ᱱᱟᱣᱟ ᱵᱞᱚᱜᱽ ᱛᱮ ᱟᱨ ᱦᱚᱞᱟ ᱱᱟᱦᱟᱜ ᱚᱠᱟ ᱞᱮᱠᱟ ᱨᱩ ᱞᱮ ᱪᱮᱫ ᱮᱫ ᱛᱟᱦᱮᱸ ᱫᱚᱜ ᱟᱨ ᱨᱩ ᱪᱮᱫ ᱥᱟᱶᱛᱮ ᱯᱩᱨᱟᱹ ᱮᱠᱥᱚᱱ ᱠᱚ ᱦᱚᱞᱟ ᱫᱚ ᱦᱟᱸᱜ ᱞᱮ ᱪᱮᱫ ᱛᱟᱨᱟᱭᱮᱫ ᱛᱟᱦᱮᱸ ᱫᱚᱜ ᱟᱨ ᱛᱮᱦᱮᱧ ᱚᱱᱟ ᱜᱮ ᱠᱟᱹᱴᱤᱡ ᱤᱧ ᱫᱮᱠᱷᱟᱣ ᱧᱚᱜ ᱟᱯᱮ ᱠᱟᱱᱟ ᱟᱨ ᱱᱤᱛᱚᱜ ᱫᱚ ᱰᱤᱭᱩᱴᱤ ᱞᱮ ᱩᱰᱩᱠ ᱩᱛᱟᱹᱨ ᱟᱠᱟᱱᱟ ᱱᱚᱛᱮ ᱨᱮ ᱠᱚᱲᱟ ᱠᱚ ᱛᱟᱞᱮ ᱢᱮᱱᱟᱜ ᱠᱚᱣᱟ ᱟᱨ ᱢᱤᱫ ᱦᱚᱲᱮ ᱢᱟᱲᱟᱝ ᱩᱛᱟᱹᱨ ᱟᱠᱟᱱᱟ ᱱᱩᱭ ᱵᱮᱝᱨᱩ ᱵᱟᱯᱮ ᱧᱮᱞ ᱫᱟᱲᱮᱭᱟᱭ ᱠᱟᱱᱟ ᱯᱩᱨᱟᱹ ᱨᱩ ᱢᱟᱥᱴᱟᱨ ᱱᱮᱛᱟᱨ ᱯᱟᱞᱴᱟᱣ ᱟᱠᱟᱱ ᱛᱟᱞᱮᱭᱟ ᱦᱚᱞᱟ ᱫᱚ ᱠᱮᱢᱨᱟ ᱢᱮᱱᱮᱫ ᱛᱟᱦᱮᱸ ᱠᱟᱱᱟ ᱠᱚᱲᱟᱭ ᱨᱩᱭᱮᱫ ᱛᱟᱦᱮᱸ ᱫᱚ ᱨᱩ ᱫᱚ ᱟᱫᱚ ᱦᱚᱞᱟᱱᱟᱜ ᱨᱩ ᱜᱮ ᱠᱟᱹᱴᱤᱡ ᱤᱧ ᱫᱮᱠᱷᱟᱣ ᱧᱚᱜ ᱟᱯᱮ ᱠᱟᱱᱟ ᱦᱚᱞᱟ ᱟᱹᱭᱩᱵ ᱱᱟᱦᱟᱜ ᱚᱠᱟ ᱞᱮᱠᱟ ᱞᱮ ᱨᱩ ᱵᱟᱲᱟ ᱞᱮᱫᱼᱟ ᱟᱨ ᱮᱠᱥᱚᱱ ᱱᱟᱥᱮ ᱱᱟᱥᱮ ᱞᱮ ᱪᱮᱫ ᱵᱟᱲᱟ ᱟᱠᱚ ᱠᱟᱱᱟ ᱠᱚᱲᱟ ᱠᱚ ᱱᱟᱣᱟ ᱠᱚᱲᱟ ᱠᱚ ᱟᱨ ᱟᱞᱮ ᱫᱚ ᱮᱠᱥᱚᱱ ᱠᱚᱢᱟᱞᱮ ᱪᱮᱫ ᱵᱟᱲᱟ ᱟᱠᱟᱫ ᱜᱮᱭᱟ ᱟᱨ ᱮᱱᱠᱷᱟᱱ ᱠᱚᱱᱴᱤᱱᱤᱭᱩ ᱛᱟᱦᱮᱱ ᱛᱟᱵᱚᱱ ᱯᱮ ᱱᱚᱣᱟ ᱵᱞᱚᱠ ᱨᱮ ᱟᱨ ᱦᱚᱞᱟᱱᱟᱜ ᱵᱷᱤᱰᱭᱳ ᱠᱟᱹᱴᱤᱡ ᱤᱧ ᱫᱮᱠᱷᱟᱣ ᱧᱚᱜ ᱟᱯᱮ ᱠᱟᱱᱟ ᱧᱮᱞ ᱧᱚᱜᱽ ᱯᱮ ᱟᱨ ᱠᱚᱢᱮᱱᱴ ᱧᱚᱜᱽ ᱛᱟᱵᱚᱱ ᱯᱮ ᱪᱮᱫ ᱞᱮᱠᱟ ᱜᱟᱱᱮᱜᱼᱟ ᱞᱮ ᱪᱮ ᱵᱟᱝᱟ ᱟᱨ ᱚᱠᱚᱭ ᱠᱚ ᱪᱮᱫᱚᱜ ᱥᱟᱱᱟᱭᱮᱫ ᱯᱮᱭᱟ ᱦᱤᱡᱩᱜ ᱯᱮ ᱛᱟᱵᱚ ᱯᱩᱨᱟᱹ ᱯᱷᱤᱨᱤ ᱛᱮᱞᱮ ᱪᱮᱫ ᱟᱯᱮᱭᱟ ᱮᱠᱥᱚᱱ ᱴᱟᱢᱟᱠ ᱨᱩ ᱮᱠᱥᱚᱱ ᱟᱨ ᱪᱚᱲᱪᱩᱲᱤ ᱨᱩ ᱫᱚ ᱵᱟᱞᱮ ᱵᱟᱲᱟᱭᱟ ᱢᱟᱱᱚᱜ ᱠᱟᱱᱟᱞᱮ ᱱᱟᱥᱮ ᱱᱟᱥᱮ ᱞᱮ ᱪᱮᱫ ᱮᱫ ᱜᱮᱭᱟ ᱟᱨ ᱢᱟ